ᱥᱤᱵᱩ ᱥᱚᱨᱮᱱᱟᱜ ᱫᱮᱱ ᱠᱟᱱ ᱜᱮᱭᱟ ᱡᱷᱟᱨᱠᱷᱚᱸᱰ ᱟᱞᱟᱜᱽ ᱨᱟᱡᱽ ᱫᱚ ᱥᱤᱵᱩ ᱥᱚᱨᱮᱱᱟᱜ ᱠᱩᱠᱢᱩ ᱛᱟᱦᱮᱸ ᱠᱟᱱᱟ ᱡᱷᱟᱨᱠᱷᱚᱸᱰ ᱟᱞᱟᱜᱽ ᱠᱟᱛᱮ ᱱᱚᱸᱰᱮ ᱫᱚ ᱟᱹᱫᱤᱵᱟᱹᱥᱤ ᱠᱚᱣᱟᱜ ᱵᱷᱟᱹᱞᱟᱹᱭ ᱦᱩᱭᱩᱜ ᱢᱟ ᱢᱩᱞᱵᱟᱹᱥᱤ ᱠᱚᱣᱟᱜ ᱵᱷᱟᱹᱞᱟᱹᱭ ᱦᱩᱭᱩᱜ ᱢᱟ ᱢᱮᱱᱠᱷᱟᱱ ᱱᱤᱛ ᱦᱟᱹᱵᱤᱡ ᱛᱮ ᱡᱷᱟᱲᱠᱷᱚᱸᱰ ᱨᱮ ᱵᱟᱝ ᱫᱚ ᱥᱛᱷᱟᱱᱤ ᱱᱤᱛᱤ ᱵᱮᱱᱟᱣ ᱟᱠᱟᱱᱟ ᱟᱨ ᱵᱟᱝ ᱫᱚ ᱨᱳᱡᱽᱜᱟᱨ ᱱᱤᱛᱤ ᱵᱮᱱᱟᱣ ᱟᱠᱟᱱᱟ ᱟᱨ ᱵᱟᱝ ᱫᱚ ᱥᱟᱱᱛᱷᱟᱞᱤ ᱨᱟᱡᱽ ᱵᱷᱟᱥᱟ ᱱᱚᱸᱰᱮ ᱵᱮᱱᱟᱣ ᱟᱠᱟᱱᱟ ᱟᱫᱚ ᱵᱚᱭᱦᱟ ᱠᱚ ᱱᱚᱣᱟ ᱡᱷᱟᱲᱠᱷᱚᱸᱰ ᱨᱮᱭᱟᱜ ᱡᱮ ᱚᱠᱟ ᱥᱟᱯᱱᱟ ᱛᱟᱦᱮᱸ ᱠᱟᱱᱟ ᱚᱱᱟ ᱫᱚ ᱟᱹᱣᱨᱤ ᱯᱩᱨᱟᱹᱜᱼᱟ ᱡᱷᱟᱲᱠᱷᱚᱸᱰ ᱟᱞᱟᱜᱽ ᱨᱟᱡᱽ ᱨᱮᱭᱟᱜ ᱥᱟᱯᱱᱟ ᱫᱚ ᱟᱹᱣᱨᱤ ᱯᱩᱨᱟᱹᱜᱼᱟ ᱡᱟᱵᱽ ᱛᱟᱠ ᱟᱵᱚ ᱡᱷᱟᱲᱠᱷᱚᱸᱰ ᱨᱮ ᱥᱟᱱᱛᱟᱲᱤ ᱨᱟᱡᱽ ᱯᱟᱹᱨᱥᱤ ᱵᱟᱝ ᱵᱚᱱ ᱞᱟᱹᱜᱩ ᱦᱚᱪᱚᱭᱟ ᱛᱟᱵᱽ ᱛᱟᱠ ᱫᱚ ᱟᱞᱟᱜᱽ ᱨᱟᱡᱽ ᱨᱮᱭᱟᱜ ᱠᱩᱠᱢᱩ ᱫᱚ ᱵᱟᱝ ᱯᱩᱨᱟᱹᱜᱼᱟ ᱚᱱᱟ ᱤᱭᱟᱹᱛᱮ ᱵᱷᱟᱨᱚᱛ ᱫᱤᱥᱚᱢ ᱨᱮᱱ ᱵᱚᱭᱦᱟ ᱢᱤᱥᱨᱟ ᱠᱚ ᱡᱷᱟᱲᱠᱷᱚᱸᱰ ᱯᱚᱱᱚᱛ ᱨᱮᱱ ᱵᱚᱭᱦᱟ ᱢᱤᱥᱨᱟ ᱠᱚ ᱫᱮᱞᱟ ᱡᱩᱢᱤᱫ ᱠᱟᱛᱮ ᱡᱷᱟᱲᱠᱷᱚᱸᱰ ᱨᱮ ᱥᱟᱱᱛᱟᱲᱤ ᱨᱟᱡᱽ ᱯᱟᱹᱨᱥᱤ ᱵᱮᱱᱟᱣ ᱞᱟᱹᱜᱤᱫ ᱫᱮᱞᱟ ᱟᱨᱦᱚᱸ ᱢᱤᱫ ᱫᱚᱢ ᱵᱚᱱ ᱟᱱᱫᱳᱞᱚᱱᱟ ᱢᱟ ᱤᱱᱟᱹᱜ ᱢᱮᱱ ᱠᱟᱛᱮᱫ ᱜᱤᱧ ᱢᱩᱪᱟᱹᱫ ᱠᱮᱫᱟ ᱡᱚᱛᱚ ᱠᱚ ᱡᱚᱦᱟᱨ